ᱡᱚᱦᱟᱨ ᱜᱮ ᱥᱟᱱᱟᱢ ᱠᱚ ᱛᱮᱦᱮᱧ ᱫᱚᱵᱚᱱ ᱟᱸᱡᱚᱢᱟ ᱥᱚᱦᱨᱟᱭ ᱜᱚᱴ ᱵᱚᱸᱜᱟ ᱡᱚᱠᱷᱮᱡ ᱚᱠᱟ ᱞᱮᱠᱟ ᱵᱚᱱ ᱵᱟᱠᱷᱮᱲᱟ ᱟᱨ ᱱᱚᱣᱟ ᱵᱟᱠᱷᱮᱲ ᱫᱚ ᱦᱟᱯᱲᱟᱢ ᱠᱚᱴᱷᱮᱱ ᱟᱸᱡᱚᱢ ᱧᱟᱢ ᱠᱟᱛᱮ ᱟᱨ ᱯᱚᱛᱚᱵ ᱯᱩᱛᱷᱤ ᱠᱷᱚᱱ ᱛᱩᱢᱟᱹᱞ ᱧᱟᱢ ᱠᱟᱛᱮ ᱱᱚᱣᱟ ᱵᱷᱤᱰᱤᱭᱳ ᱛᱟᱞᱟᱛᱮ ᱟᱯᱮ ᱥᱟᱱᱟᱢ ᱠᱚᱧ ᱩᱭᱦᱟᱹᱨ ᱛᱤᱭᱳᱜ ᱟᱯᱮ ᱠᱟᱱᱟ ᱢᱟ ᱛᱚᱵᱮ ᱚᱠᱛᱚ ᱠᱚ ᱵᱟᱝ ᱵᱤᱞᱚᱢ ᱠᱟᱛᱮ ᱱᱚᱣᱟ ᱵᱟᱠᱷᱮᱲ ᱵᱚᱱ ᱟᱸᱡᱚᱢ ᱥᱟᱹᱨᱤ ᱞᱮᱜᱮ ᱡᱚᱦᱟᱨ ᱜᱚᱥᱟᱭ ᱡᱟᱦᱮᱨ ᱮᱨᱟ ᱱᱮ ᱮᱱ ᱫᱚ ᱜᱚᱰ ᱵᱚᱸᱜᱟ ᱧᱩᱛᱩᱢ ᱛᱮ ᱵᱟᱞᱮ ᱥᱤᱢ ᱵᱟᱞᱮ ᱠᱷᱚᱫᱮ ᱞᱮ ᱮᱢᱟᱢ ᱠᱟᱱ ᱪᱟᱞᱟᱢ ᱠᱟᱱ ᱥᱩᱠ ᱛᱮ ᱥᱟᱶᱟᱨ ᱛᱮ ᱟᱛᱟᱝ ᱠᱟᱜ ᱛᱮᱞᱟ ᱠᱟᱜ ᱟᱢ ᱫᱮ ᱮᱱ ᱫᱚ ᱢᱤᱦᱩ ᱮᱸᱜᱟ ᱢᱮᱨᱚᱢ ᱮᱸᱜᱟ ᱟᱹᱛᱤᱧ ᱟᱠᱚ ᱵᱚᱥᱟᱢ ᱟᱠᱚ ᱦᱚᱲᱮᱫ ᱟᱞᱚ ᱯᱟᱹᱴᱩᱵ ᱟᱞᱚ ᱟᱹᱭᱩᱨ ᱟᱹᱜᱩ ᱥᱩᱛᱩᱜ ᱟᱹᱜᱩ ᱠᱟᱠᱚᱣᱟᱢ ᱜᱚᱴ ᱨᱮ ᱜᱚᱨᱟᱢ ᱨᱮ ᱨᱚᱜᱟᱜ ᱵᱷᱤᱜᱽᱱᱟᱹᱜ ᱠᱚ ᱟᱞᱚᱢ ᱞᱟᱜᱟᱣ ᱚᱪᱚᱭ ᱵᱟᱡᱟᱣ ᱚᱪᱚᱭᱟ᱾ ᱨᱤᱛᱩ ᱨᱮ ᱦᱤᱛᱩ ᱨᱮ ᱢᱤᱫ ᱢᱤᱦᱩ ᱛᱮ ᱥᱟᱭ ᱢᱤᱦᱩ ᱠᱚ ᱵᱟᱹᱵᱽ ᱠᱟᱜ ᱵᱚᱨᱛᱮᱫ ᱠᱟᱜ ᱢᱟ᱾ ᱫᱮ ᱮᱱ ᱫᱚ ᱟᱞᱮ ᱦᱚᱸᱞᱮ ᱥᱟᱨᱦᱟᱣ ᱠᱚ ᱪᱟᱦᱨᱟᱣ ᱠᱚᱣᱟ᱾ ᱧᱤᱫᱟᱹ ᱨᱮ ᱧᱩᱛᱟᱹᱛ ᱨᱮ ᱫᱟᱬᱟᱱ ᱟᱞᱮ ᱫᱚᱱ ᱟᱞᱮ ᱨᱟᱹᱥᱠᱟᱹᱫ ᱟᱞᱚ ᱵᱤᱧ ᱠᱚ ᱠᱤᱫᱤᱧ ᱠᱚ ᱞᱮᱱ ᱠᱟᱠᱚ ᱛᱮᱱ ᱠᱟᱠᱚᱣᱟᱢ᱾ ᱡᱤᱣᱤ ᱨᱮ ᱦᱚᱲᱢᱚ ᱨᱮ ᱨᱟᱹᱥᱠᱟᱹ ᱜᱮ ᱦᱟᱹᱥᱠᱟᱹ ᱜᱮ ᱦᱮᱥᱮᱡ ᱠᱚᱜ ᱥᱮᱠᱮᱡ ᱠᱚᱜ ᱢᱟ᱾ ᱱᱚᱣᱟ ᱵᱟᱠᱷᱮᱬ ᱵᱚᱱ ᱠᱩᱥᱤᱭᱟᱜ ᱠᱷᱟᱱ ᱞᱟᱭᱤᱠ ᱛᱟᱵᱚᱱ ᱯᱮ ᱟᱨ ᱱᱚᱝᱠᱟᱱᱟᱜ ᱵᱟᱠᱷᱮᱬ ᱠᱚ ᱡᱩᱫᱤ ᱵᱟᱰᱟᱭ ᱥᱟᱱᱟᱭᱮᱫ ᱯᱮᱭᱟ ᱮᱱᱠᱷᱟᱱ ᱠᱚᱢᱮᱱᱴ ᱠᱟᱛᱮ ᱵᱮᱱ ᱞᱟᱹᱭᱟᱹᱧ ᱛᱟᱵᱚᱱᱟ᱾ ᱢᱟ ᱛᱚᱵᱮ ᱥᱟᱱᱟᱢ ᱠᱚ ᱡᱚᱦᱟᱨ᱾